ᱡᱚᱛᱚ ᱠᱷᱚᱱ ᱞᱟᱦᱟ ᱛᱮᱫᱚ ᱡᱚᱦᱟᱨ ᱢᱟᱨᱟᱝ ᱠᱚᱫᱚ ᱟᱨ ᱤᱧ ᱠᱷᱚᱱ ᱦᱩᱰᱤᱧ ᱠᱚᱫᱚ ᱫᱩᱞᱟᱹᱲ ᱟᱫᱚ ᱢᱟᱺᱡᱷᱤ ᱵᱟᱵᱟ ᱛᱟᱠᱚ ᱠᱚ ᱥᱮ ᱱᱚᱣᱟ ᱟᱹᱛᱩ ᱨᱮᱱ ᱢᱟᱺᱡᱷᱤ ᱵᱟᱵᱟ ᱱᱟᱭᱠᱮ ᱵᱟᱵᱟ ᱜᱚᱰᱮᱛ ᱵᱟᱵᱟ ᱥᱟᱱᱟᱢ ᱠᱚᱜᱮ ᱡᱚᱦᱟᱨ ᱟᱨ ᱱᱮᱦᱚᱨ ᱤᱧ ᱪᱟᱞ ᱮᱫᱟ ᱟᱫᱚ ᱱᱚᱣᱟ ᱤᱥᱠᱩᱞ ᱨᱮᱱᱟᱜ ᱧᱩᱛᱩᱢ ᱫᱚ ᱦᱩᱭᱩᱜ ᱠᱟᱱᱟ ᱢᱟᱨᱟᱝ ᱵᱩᱨᱩ ᱡᱟᱦᱮᱨ ᱟᱭᱳ ᱤᱛᱩᱱ ᱟᱥᱲᱟ ᱡᱤᱞᱤᱧ ᱥᱮᱨᱮᱧ ᱦᱮᱸ ᱟᱪᱪᱷᱟ ᱟᱫᱚ ᱡᱟᱭᱦᱳᱠ ᱢᱟᱱᱮ ᱦᱚᱸᱜᱼᱚ ᱱᱚᱣᱟ ᱡᱟᱦᱟᱸ ᱯᱳᱥᱴᱟᱨ ᱠᱚ ᱵᱮᱱᱟᱣ ᱠᱟᱱᱟ ᱦᱟᱱᱛᱮ ᱨᱮᱧ ᱧᱮᱞ ᱠᱮᱫᱟ ᱢᱟᱞᱚᱛᱤ ᱫᱮᱵᱤ ᱥᱠᱩᱞ ᱦᱮᱸ ᱟᱫᱚ ᱱᱚᱣᱟ ᱠᱚᱫᱚ ᱦᱟᱸᱜ ᱩᱱᱠᱩ ᱪᱷᱟᱹᱛᱤᱠ ᱠᱚᱠᱚ ᱵᱮᱱᱟᱣ ᱟᱹᱜᱩ ᱠᱟᱫᱟ ᱟᱫᱚ ᱟᱠᱚᱣᱟᱜ ᱢᱚᱛᱚ ᱠᱟᱛᱮ ᱟᱠᱚᱣᱟᱜ ᱤᱭᱟᱹ ᱠᱟᱛᱮ ᱠᱚ ᱟᱹᱜᱩ ᱠᱟᱫ ᱞᱮᱭᱟ ᱛᱚ ᱟᱪᱪᱷᱟ ᱦᱚᱸᱜᱼᱚᱭ ᱡᱮ ᱜᱤᱫᱟᱹᱨ ᱛᱤᱱᱟᱹᱜ ᱜᱟᱱ ᱜᱤᱫᱟᱹᱨ ᱱᱚᱰᱮ ᱠᱚ ᱯᱟᱲᱦᱟᱜᱼᱟ ᱱᱚᱰᱮ ᱫᱚ ᱟᱹᱞᱤᱧᱟᱜ ᱮᱴᱮᱱᱰᱮᱱᱥ ᱫᱚ ᱦᱮᱱᱟᱜ ᱠᱚᱣᱟ ᱩᱱᱚᱯᱚᱧᱪᱟᱥ ᱡᱚᱱ ᱩᱱᱟᱹᱜ ᱵᱟᱹᱧ ᱟᱥᱟᱭᱟ ᱵᱟᱝ ᱦᱮᱸ ᱟᱪᱪᱷᱟ ᱱᱚᱜᱼᱚᱭ ᱡᱮ ᱩᱱᱟᱹᱜ ᱜᱤᱫᱟᱹᱨ ᱠᱚ ᱯᱟᱲᱦᱟᱜ ᱠᱟᱱᱟ ᱱᱚᱣᱟ ᱨᱮ ᱛᱤᱱᱟᱹᱜ ᱨᱟᱹᱥᱠᱟᱹ ᱟᱢᱮᱢ ᱵᱩᱡᱟ ᱦᱮᱸ ᱤᱧ ᱫᱚ ᱡᱚᱛᱚ ᱜᱤᱫᱟᱹᱨ ᱠᱚ ᱦᱮᱡ ᱞᱮᱱᱠᱷᱟᱱ ᱟᱹᱰᱤ ᱨᱟᱹᱥᱠᱟᱹ ᱜᱤᱧ ᱵᱩᱡᱟ ᱦᱮᱸ ᱡᱟᱛᱮ ᱡᱚᱛᱚ ᱠᱚᱜᱮ ᱠᱚ ᱥᱤᱠᱠᱷᱟ ᱥᱮ ᱥᱮᱪᱮᱫ ᱠᱚ ᱧᱟᱢ ᱢᱟ ᱦᱮᱸ ᱟᱪᱪᱷᱟ ᱮ, ᱱᱚᱣᱟ ᱮ, ᱛᱤᱱᱟᱹᱜ ᱜᱟᱱ ᱮ, ᱛᱤᱱ ᱦᱚᱲ ᱛᱮᱯᱮ ᱯᱟᱲᱦᱟᱣ ᱠᱚᱣᱟ ᱱᱚᱰᱮ ᱱᱚᱰᱮ ᱫᱚ ᱟᱞᱮ ᱯᱮ ᱦᱚᱲ ᱟᱨ ᱚᱱᱟ ᱥᱟᱶᱛᱮ ᱩᱱᱤ ᱫᱟᱹᱭ ᱦᱚᱸᱭ ᱜᱚᱲᱚ ᱟᱞᱮᱭᱟ ᱟᱪᱪᱷᱟ ᱵᱟ- ᱱᱚᱰᱮ ᱮ, ᱵᱟᱝᱠᱟ ᱢᱩᱨᱢᱩ ᱦᱚᱸ ᱢᱮᱱᱟᱭ ᱠᱟᱫᱮᱭᱟ ᱦᱮᱸ ᱟᱪᱪᱷᱟ ᱵᱟ, ᱯᱳᱭᱞᱳ ᱱᱚᱰᱮ ᱛᱤᱱ ᱦᱚᱲᱛᱮ ᱯᱟᱲᱦᱟᱣ ᱯᱮ ᱮᱦᱚᱵ ᱞᱮᱫᱟ ᱱᱚᱰᱮ ᱫᱚ ᱵᱟᱝ ᱛᱟᱦᱮᱸ ᱠᱟᱱᱟ ᱚᱱᱟ ᱫᱚ ᱟᱹᱞᱤᱧᱟᱜ ᱚᱲᱟᱜ ᱠᱷᱚᱱ ᱜᱮ ᱥᱴᱟᱨᱴ ᱠᱟᱱᱟ ᱦᱮᱸ ᱦᱮᱸ ᱦᱮᱸ ᱟᱫᱚ ᱚᱸᱰᱮ ᱟᱞᱮ ᱫᱚ ᱯᱮ ᱦᱚᱲ ᱞᱮ ᱛᱟᱦᱮᱸ ᱠᱟᱱᱟ ᱢᱟᱞᱚᱛᱤ ᱢᱩᱨᱢᱩ ᱟᱨ ᱟᱹᱞᱤᱧ ᱵᱟᱝᱠᱟ ᱢᱩᱨᱢᱩ ᱟᱨ ᱚᱸᱰᱮ ᱫᱚ ᱵᱷᱚᱨᱚᱛ ᱢᱩᱨᱢᱩ ᱱᱚᱣᱟ ᱫᱚ ᱫᱩ ᱦᱟᱡᱟᱨ ᱠᱩᱲᱤ ᱥᱟᱞ ᱨᱮᱱᱟᱜ ᱪᱤᱱᱛᱟᱹ ᱵᱷᱟᱵᱽᱱᱟ ᱫᱚ ᱮᱠᱴᱩ ᱟᱞᱟᱜᱽ ᱟᱞᱟᱜᱽ ᱛᱟᱦᱮᱸ ᱠᱟᱱᱟ ᱦᱮᱸ ᱥᱮ ᱟᱨ ᱱᱤᱛᱚᱜ ᱦᱚᱸ ᱡᱟᱦᱟᱸ ᱢᱮᱱᱟᱜᱼᱟ ᱚᱱᱟ ᱦᱚᱸ ᱚᱱᱠᱟᱱ ᱫᱷᱟᱨᱟ ᱛᱮᱜᱮ ᱦᱮᱡ ᱠᱟᱱᱟ ᱱᱚᱰᱮ ᱫᱚ ᱦᱩᱭᱩᱜ ᱠᱟᱱᱟ ᱟᱛᱳ ᱨᱮᱱᱟᱜ ᱡᱟᱛᱮ ᱥᱤᱠᱠᱷᱟ ᱵᱮᱵᱚᱥᱛᱷᱟ ᱡᱟᱛᱮ ᱴᱷᱤᱠᱚᱜ ᱢᱟ ᱦᱮᱸ ᱯᱨᱟᱛᱷᱚᱢᱤᱠ ᱥᱠᱩᱞ ᱢᱮᱱᱟᱜᱼᱟ ᱩᱱᱤᱥᱥᱚ ᱮᱠᱟᱛᱛᱳᱨ ᱥᱟᱞᱨᱮ ᱢᱮᱱᱟᱜᱼᱟ ᱟᱹᱰᱤ ᱱᱟᱯᱟᱭ ᱠᱟᱛᱷᱟ ᱚᱱᱟ ᱦᱚᱸ ᱠᱟᱱ ᱜᱮᱭᱟ ᱦᱮᱸ ᱠᱤᱱᱛᱩ ᱚᱱᱟ ᱥᱟᱶ ᱥᱟᱶᱛᱮ ᱡᱟᱛᱮ ᱥᱟᱯᱳᱨᱴᱤᱝ ᱮᱰᱩᱠᱮᱥᱮᱱ ᱮᱢ ᱜᱟᱱᱚᱜ ᱢᱟ ᱚᱱᱠᱟ ᱵᱟᱠᱷᱨᱟ ᱛᱮᱜᱮ ᱠᱤᱱᱛᱩ ᱱᱚᱰᱮ ᱫᱚ ᱩᱞᱞᱮᱠᱷ ᱵᱟᱹᱱᱩᱜᱼᱟ ᱡᱮ ᱢᱤᱫᱴᱤᱡ ᱦᱚᱭᱛᱳ ᱦᱚᱭᱛᱳ ᱥᱚᱨᱠᱟᱨᱟᱜ ᱥᱠᱩᱞ ᱞᱮᱠᱟ ᱡᱮ ᱢᱤᱫᱴᱤᱡ ᱯᱟᱸᱪ ᱵᱚᱪᱷᱚᱨ ᱠᱷᱚᱱᱮ ᱮᱠᱥᱯᱟᱭᱟᱨ ᱞᱮᱱᱠᱷᱟᱡ ᱩᱱᱤ ᱫᱚ ᱡᱮ ᱟᱨᱚ ᱦᱟᱸᱜ ᱮᱴᱟᱜᱟᱜ ᱮᱠᱫᱚᱢ ᱢᱟᱨᱟᱝ ᱠᱞᱟᱥ ᱨᱮ ᱩᱪᱟᱹᱲ ᱠᱟᱛᱮ ᱵᱷᱚᱨᱛᱤ ᱜᱟᱱᱚᱜᱼᱟ ᱚᱱᱠᱟ ᱫᱚ ᱵᱟᱝ ᱱᱚᱰᱮ ᱫᱚ ᱢᱳᱴᱟᱢᱩᱴᱤ ᱥᱟᱲᱮ ᱛᱤᱱ ᱵᱚᱪᱷᱚᱨ ᱠᱷᱚᱡ ᱡᱟᱦᱟᱸ ᱫᱚ ᱢᱮᱱᱫᱚ ᱨᱚᱲ ᱟᱨ ᱛᱟᱲᱟᱢᱮ ᱫᱟᱲᱮᱭᱟᱜ ᱥᱮ ᱩᱱ ᱠᱷᱚᱱᱟᱜ ᱰᱤᱥᱤᱯᱤᱞᱤᱱ ᱠᱷᱚᱡ ᱥᱴᱟᱨᱴ ᱠᱟᱛᱮ ᱢᱳᱴᱟᱢᱩᱴᱤ ᱯᱚᱸᱭᱛᱟᱞᱞᱤᱥ ᱯᱚᱧᱪᱟᱥ ᱵᱚᱪᱷᱚᱨ ᱫᱷᱟᱹᱵᱤᱡ ᱯᱟᱲᱦᱟᱣ ᱫᱟᱲᱮᱭᱟᱜᱼᱟ ᱦᱮᱸ ᱱᱚᱰᱮ ᱫᱚ ᱟᱵᱚᱣᱟᱜ ᱠᱟᱱᱟ ᱥᱟᱱᱟᱢ ᱦᱚᱲᱟᱜ ᱠᱟᱱ ᱛᱟᱵᱚᱱᱟ ᱛᱮᱦᱤᱧ ᱟᱹᱞᱤᱧ ᱟᱹᱰᱤ ᱨᱟᱹᱥᱠᱟᱹ ᱞᱤᱧ ᱟᱹᱭᱠᱟᱹᱣᱫᱟ ᱯᱟᱨᱜᱟᱱᱟ ᱵᱟᱵᱟ ᱛᱟᱠᱚ ᱠᱚ ᱦᱮᱡ ᱠᱟᱱᱟ ᱢᱟᱹᱡᱷᱤ ᱵᱟᱵᱟ ᱛᱟᱠᱚ ᱠᱚ ᱦᱮᱡ ᱠᱟᱱᱟ ᱟᱨ ᱱᱚᱣᱟ ᱟᱹᱛᱩ ᱨᱮ ᱡᱚᱛᱚ ᱠᱚᱜᱮ ᱟᱹᱞᱤᱧ ᱯᱚᱠᱠᱷᱚ ᱥᱮᱫ ᱠᱷᱚᱱ ᱵᱟᱨ ᱛᱤᱛᱮ ᱜᱚᱰ ᱡᱚᱦᱟᱨ ᱞᱤᱧ ᱮᱢᱟ ᱠᱚᱣᱟ ᱦᱮᱸ ᱤᱱᱟᱹ ᱥᱟᱶᱛᱮ ᱥᱟᱱᱟᱢ ᱜᱮᱠᱚ ᱦᱮᱡ ᱠᱟᱱᱟ ᱟᱹᱰᱤ ᱵᱤᱵᱷᱤᱱᱱᱚ ᱟᱹᱛᱩ ᱠᱷᱚᱱᱟᱜ ᱦᱮᱸ ᱛᱚ ᱟᱹᱞᱤᱧ ᱫᱚ ᱱᱤᱭᱟᱹ ᱜᱮᱞᱤᱧ ᱢᱮᱱᱟ ᱟᱹᱞᱤᱧ ᱫᱚ ᱚᱠᱚᱭ ᱥᱚᱸᱜᱮ ᱦᱚᱸ ᱠᱳᱱᱳ ᱵᱤᱨᱳᱫᱷᱤ ᱫᱚ ᱵᱟᱹᱱᱩᱜ ᱞᱤᱧᱟᱹ ᱟᱨ ᱚᱠᱚᱭ ᱥᱚᱸᱜᱮ ᱦᱚᱸ ᱵᱤᱨᱳᱫᱷᱤ ᱫᱚ ᱪᱮᱫᱟᱜ ᱞᱤᱧ ᱛᱟᱦᱮᱱᱟ ᱟᱹᱞᱤᱧ ᱛᱚ ᱤᱪᱪᱷᱟᱭ ᱫᱟᱞᱤᱧ ᱡᱮ ᱢᱤᱫᱴᱤᱡ ᱵᱷᱟᱹᱞᱤ ᱜᱮᱞᱤᱧ ᱠᱟᱹᱢᱤᱭᱮᱫᱟ ᱟᱨ ᱵᱷᱟᱹᱞᱤ ᱠᱟᱹᱢᱤ ᱨᱮ ᱡᱩᱫᱤ ᱡᱟᱦᱟᱸᱭ ᱠᱚ ᱠᱷᱟᱨᱟᱯ ᱠᱚ ᱢᱚᱱᱮᱭᱮᱫᱟ ᱛᱟᱦᱚᱞᱮ ᱠᱷᱟᱱ ᱟᱹᱞᱤᱧ ᱛᱚ ᱯᱟᱨᱥᱳᱱᱟᱞ ᱠᱚ ᱢᱮᱱ ᱫᱟᱲᱮ ᱟᱹᱞᱤᱧᱟ ᱦᱮᱸ ᱥᱮ